ᱯᱳᱭᱞᱳ ᱨᱮ ᱥᱟᱱᱟᱢ ᱠᱚᱜᱮ ᱡᱚᱦᱟᱨ ᱟᱨ ᱱᱚᱜᱼᱚᱭ ᱤᱧ ᱯᱮ ᱧᱮᱞ ᱫᱟᱲᱮᱧ ᱠᱟᱱ ᱛᱟᱵᱚᱱᱟ ᱯᱩᱨᱟᱹ ᱮᱠᱫᱚᱢ ᱳᱠᱮ ᱜᱮ ᱢᱤᱱᱟᱹᱧ ᱛᱟᱵᱚᱱᱟ ᱟᱨ ᱱᱚᱜᱼᱚᱭ ᱱᱤᱛ ᱚᱲᱟᱜ ᱵᱷᱤᱛᱤᱨ ᱨᱮᱜᱮ ᱢᱤᱱᱟᱹᱧᱟ ᱱᱟᱜ ᱚᱲᱟᱜ ᱠᱷᱚᱱ ᱵᱟᱨᱦᱮ ᱥᱮᱫ ᱤᱧ ᱩᱰᱩᱠᱚᱜ ᱠᱟᱱᱟ ᱛᱚ ᱜᱟᱛᱮ ᱠᱚ ᱛᱮᱦᱮᱧ ᱫᱚ ᱟᱞᱮ ᱥᱮᱱ ᱟᱹᱰᱤ ᱡᱳᱨᱮ ᱠᱩᱣᱟᱹᱥᱟ ᱟᱠᱟᱜᱼᱟ ᱢᱮᱱᱫᱚᱭ ᱧᱩᱛ ᱟᱠᱟᱜᱼᱟ ᱛᱚ ᱫᱮᱞᱟ ᱵᱚᱱ ᱫᱮᱠᱷᱟᱣ ᱟᱯᱮ ᱠᱟᱱ ᱛᱟᱵᱚᱱᱟᱹᱧ ᱪᱮᱫ ᱞᱮᱠᱟᱭ ᱧᱩᱛ ᱟᱠᱟᱜᱼᱟ ᱟᱞᱮ ᱥᱮᱱ

ᱯᱩᱨᱟᱹ ᱮᱠᱫᱚᱢ ᱜᱚᱴᱟ ᱧᱩᱛ ᱪᱟᱵᱟ ᱟᱠᱟᱜᱼᱟ ᱟᱨ ᱤᱧ ᱪᱟᱞᱟᱜ ᱠᱟᱱ ᱛᱟᱵᱚᱱᱟ ᱱᱚᱜᱼᱚᱭ ᱱᱚᱛᱮ ᱵᱟᱦᱨᱮ ᱥᱮᱱ ᱦᱟᱸᱜ ᱱᱚᱜᱼᱚᱭ ᱤᱧ ᱫᱮᱠᱷᱟᱣ ᱟᱯᱮ ᱠᱟᱱᱟ ᱯᱩᱨᱟᱹ ᱡᱳᱨᱫᱟᱨᱮ ᱠᱩᱣᱟᱹᱥᱟ ᱟᱠᱟᱜᱼᱟ ᱟᱹᱰᱤ ᱧᱩᱛ ᱜᱮ ᱵᱩᱡᱷᱟᱹᱜ ᱠᱟᱱᱟ ᱟᱨ ᱱᱚᱝᱠᱟ ᱱᱚᱝᱠᱟ ᱱᱚᱛᱮ ᱯᱮ ᱧᱮᱞ ᱫᱟᱲᱮᱭᱟᱜ ᱠᱟᱱ ᱛᱟᱵᱚᱱᱟ ᱦᱮᱸᱥᱮ ᱟᱨ ᱴᱚᱰᱮ ᱠᱷᱚᱡ ᱥᱮᱫ ᱵᱚᱱ ᱧᱮᱞ ᱟᱹᱜᱩᱭᱟ ᱪᱮᱫ ᱞᱮᱠᱟ ᱫᱟᱜ ᱚᱰᱚᱠᱚᱜ ᱠᱟᱱᱟ ᱟᱨ ᱩᱢ ᱯᱷᱟᱨᱪᱟᱜ ᱦᱩᱭᱩᱜᱼᱟ ᱟᱨ ᱛᱮᱦᱮᱧ ᱫᱚ ᱱᱟᱦᱟᱜ ᱚᱱᱠᱟ ᱫᱚ ᱞᱮ ᱩᱢ ᱱᱟᱲᱠᱟᱜ ᱠᱟᱱᱟ ᱴᱟᱺᱰᱤ ᱞᱮ ᱵᱚᱸᱜᱟᱜ ᱞᱟᱹᱜᱤᱫ ᱱᱟᱦᱟᱜ ᱜᱟᱯᱟ ᱟᱨ ᱛᱮᱦᱮᱧ ᱫᱚ ᱱᱟᱦᱟᱜ ᱥᱳᱢᱵᱟᱨ ᱠᱟᱱ ᱛᱟᱵᱚᱱᱟ ᱢᱮᱱᱫᱚ ᱛᱮᱦᱮᱧ ᱫᱚ ᱛᱤᱱᱟᱹᱜ ᱛᱟᱹᱨᱤᱠᱷ ᱠᱟᱱᱟ ᱛᱮᱦᱮᱧ ᱫᱚ ᱛᱤᱱ ᱛᱟᱹᱨᱤᱠᱷ ᱠᱟᱱᱟ ᱯᱟᱞᱮᱱ ᱚᱱᱠᱟᱜᱤᱧ ᱩᱭᱦᱟᱹᱨᱮᱜᱼᱟ ᱛᱚ ᱜᱟᱛᱮ ᱠᱚ ᱵᱟᱹᱧ ᱩᱭᱦᱟᱹᱨᱮᱜᱼᱟ ᱩᱱᱟᱹᱜ ᱵᱮᱥ ᱪᱮᱦᱨᱟ ᱛᱚ ᱛᱤᱱ ᱛᱟᱹᱨᱤᱠᱷ ᱠᱟᱱ ᱜᱮᱭᱟ ᱛᱮᱦᱮᱧ ᱫᱚ ᱥᱳᱢᱵᱟᱨ ᱟᱨ ᱛᱮᱦᱮᱧ ᱫᱚ ᱱᱟᱦᱟᱜ ᱞᱮ ᱩᱢ ᱱᱟᱲᱠᱟᱜ ᱠᱟᱱᱟ ᱟᱨ ᱜᱟᱯᱟ ᱫᱚ ᱱᱟᱦᱟᱜ ᱴᱟᱺᱰᱤ ᱞᱮ ᱵᱚᱸᱜᱟᱜᱼᱟ ᱟᱨ ᱱᱚᱜᱼᱚ ᱱᱚᱝᱠᱟ ᱥᱮᱛᱟᱜ ᱥᱮᱛᱟᱜ ᱱᱤᱛᱚᱜ ᱜᱮ ᱱᱟᱦᱟᱜ ᱪᱟᱞᱟᱣ ᱦᱩᱭ ᱞᱮᱱᱟ ᱵᱷᱳᱨ ᱵᱷᱳᱨ ᱛᱮ ᱦᱟᱥᱟ ᱟᱹᱜᱩ ᱢᱮᱱᱫᱚ ᱡᱮᱨᱮᱲ ᱯᱚᱛᱟᱣ ᱵᱟᱠᱷᱨᱟ ᱦᱟᱥᱟ ᱟᱹᱜᱩ ᱱᱟᱦᱟᱜ ᱟᱨ ᱟᱞᱮ ᱫᱚ ᱱᱟᱦᱟᱜ ᱡᱟᱦᱟᱸ ᱛᱤᱥ ᱜᱮᱞᱮ ᱵᱚᱸᱜᱟ ᱵᱳᱨᱳᱭᱟ ᱟᱞᱮ ᱦᱟᱸᱥᱫᱟ ᱦᱚᱲ ᱫᱚ ᱡᱟᱦᱟᱸ ᱦᱤᱞᱳᱜ ᱱᱟᱦᱟᱜ ᱞᱮ ᱩᱢ ᱱᱟᱲᱠᱟᱜᱼᱟ ᱤᱱᱟᱹ ᱦᱤᱞᱳᱜ ᱫᱚ ᱱᱟᱦᱟᱜ ᱵᱷᱳᱨ ᱵᱷᱳᱨ ᱛᱮ ᱯᱩᱸᱰ ᱦᱟᱥᱟ ᱯᱚᱛᱟᱣ ᱵᱟᱠᱷᱨᱟ ᱟᱨ ᱵᱷᱤᱛᱟᱹᱨ ᱚᱲᱟᱜ ᱱᱟᱦᱟᱜ ᱡᱮᱨᱮᱲ ᱵᱟᱠᱷᱨᱟ ᱢᱮᱱ ᱫᱚ ᱡᱟᱦᱟᱸ ᱢᱟᱨᱟᱝ ᱚᱲᱟᱜ ᱵᱚᱱ ᱢᱮᱛᱟᱜ ᱠᱟᱱᱟ ᱥᱮ ᱵᱚᱸᱜᱟ ᱚᱲᱟᱜ ᱚᱱᱟ ᱱᱟᱦᱟᱜ ᱡᱮᱨᱮᱲ ᱵᱟᱠᱷᱨᱟ ᱟᱨ ᱯᱚᱛᱟᱣ ᱵᱟᱠᱷᱨᱟ ᱱᱟᱦᱟᱜ ᱵᱷᱳᱨ ᱵᱷᱳᱨ ᱛᱮ ᱩᱢ ᱱᱟᱲᱠᱟ ᱫᱤᱱ ᱦᱤᱞᱳᱜ ᱱᱟᱦᱟᱜ ᱞᱮ ᱦᱟᱥᱟ ᱞᱮ ᱟᱹᱜᱩᱭᱟ ᱟᱨ ᱦᱟᱥᱟ ᱠᱚ ᱟᱹᱜᱩ ᱵᱟᱲᱟ ᱠᱟᱛᱮ ᱨᱮᱸᱜᱮᱡ ᱛᱮᱜᱮ ᱱᱟᱦᱟᱜ ᱥᱮᱛᱟᱜ ᱨᱮ ᱯᱚᱛᱟᱣ ᱦᱩᱭᱩᱜᱼᱟ ᱟᱨ ᱡᱮᱨᱮᱲ ᱦᱩᱭᱩᱜᱼᱟ ᱟᱨ ᱜᱩᱨᱤᱡ ᱚᱰᱚᱠ ᱦᱩᱭᱩᱜᱼᱟ ᱟᱨ ᱤᱱᱟᱹ ᱦᱤᱞᱳᱜ ᱫᱚ ᱱᱟᱦᱟᱜ ᱛᱮᱦᱮᱧ ᱫᱚ ᱱᱟᱦᱟᱜ ᱩᱢ ᱱᱟᱲᱠᱟ ᱫᱤᱱ ᱠᱟᱱᱟ ᱛᱚ ᱟᱨ ᱡᱟᱦᱟᱸ ᱛᱤᱱᱟᱹᱜ ᱜᱮ ᱟᱞᱮ ᱯᱟᱨᱤᱵᱟᱨᱤᱠ ᱨᱮ ᱢᱮᱱᱟᱜ ᱞᱮᱭᱟ ᱡᱟᱦᱟᱸ ᱛᱤᱱᱟᱹᱜ ᱜᱮ ᱱᱟᱦᱟᱜ ᱚᱲᱟᱜ ᱦᱚᱲ ᱠᱚ ᱢᱮᱱᱟᱜ ᱞᱮᱭᱟ ᱡᱚᱛᱚ ᱦᱚᱲ ᱜᱮ ᱛᱮᱦᱮᱧ ᱫᱚ ᱩᱢ ᱠᱟᱛᱮ ᱞᱮ ᱱᱟᱲᱠᱟᱜᱼᱟ ᱟᱨ ᱩᱢ ᱱᱟᱲᱠᱟ ᱫᱤᱱ ᱦᱤᱞᱳᱜ ᱠᱷᱚᱱ ᱜᱮ ᱥᱤᱬᱤᱡ ᱡᱚᱢ ᱠᱚ ᱵᱟᱝ ᱜᱟᱱᱚᱜᱼᱟ ᱟᱨ ᱦᱟᱺᱰᱤ ᱯᱟᱹᱣᱨᱟᱹ ᱧᱩ ᱠᱚ ᱱᱟᱦᱟᱜ ᱵᱟᱝ ᱜᱟᱱᱚᱜᱼᱟ ᱚᱱᱟ ᱠᱚ ᱵᱚᱸᱜᱟ ᱵᱳᱨᱳ ᱵᱟᱝ ᱠᱚ ᱥᱟᱦᱟᱣᱟ ᱛᱚ ᱜᱟᱛᱮ ᱠᱚ ᱟᱯᱮ ᱦᱚᱸᱯᱮ ᱵᱟᱲᱟᱭ ᱜᱮᱛᱟ ᱵᱚᱱᱟ ᱟᱵᱚ ᱥᱟᱱᱛᱟᱲ ᱨᱮᱱ ᱵᱚᱸᱜᱟ ᱵᱳᱨᱳ ᱛᱤᱱᱟᱹᱜ ᱠᱚ ᱠᱮᱴᱮᱡᱼᱟ ᱟᱵᱚ ᱫᱚ ᱯᱮ ᱥᱮᱨᱢᱟ ᱨᱮ ᱥᱮ ᱢᱚᱬᱮ ᱥᱮᱨᱢᱟ ᱨᱮ ᱥᱮ ᱡᱟᱭᱦᱳᱠ ᱱᱟᱜ ᱡᱚᱠᱷᱚᱱ ᱜᱮ ᱱᱟᱜ ᱠᱷᱚᱨᱪᱟ ᱵᱚᱨᱪᱟ ᱠᱚᱵᱚᱱ ᱠᱩᱲᱟᱹᱣ ᱟᱱᱴᱟᱣᱟ ᱚᱱᱟ ᱦᱤᱥᱟᱹᱵ ᱛᱮᱜᱮ ᱱᱟᱜ ᱵᱚᱱ ᱥᱮᱵᱟ ᱠᱚᱣᱟ ᱩᱱᱟᱹᱜ ᱱᱮᱜᱟ ᱱᱮᱰᱟ ᱜᱚᱴᱟ ᱫᱤᱱ ᱫᱚ ᱱᱟᱜ ᱴᱷᱟᱹᱣᱠᱟᱹ ᱵᱟᱝ ᱛᱟᱦᱮᱱᱟ ᱟᱨ ᱪᱮᱫ ᱤᱧ ᱢᱮᱱᱟ ᱵᱟᱲᱟᱭ ᱜᱮᱛᱟ ᱵᱚᱱᱟ ᱯᱮ ᱟᱯᱮ ᱟᱵᱚ ᱥᱟᱱᱛᱟᱲᱟᱜ ᱵᱚᱸᱜᱟ ᱵᱳᱨᱳ ᱠᱟᱛᱷᱟ ᱠᱚᱫᱚ ᱦᱟᱸᱜ ᱟᱨ ᱚᱱᱠᱟ ᱫᱚ ᱦᱟᱸᱜ ᱥᱚᱦᱨᱟᱭ ᱫᱚᱞᱮ ᱵᱚᱸᱜᱟ ᱵᱳᱨᱳᱭᱮᱱᱟ ᱥᱚᱦᱨᱟᱭ ᱨᱮᱜᱮ ᱢᱮᱱᱫᱚ ᱜᱚᱲᱟ ᱫᱚ ᱦᱟᱸᱜ ᱟᱨ ᱱᱤᱛ ᱫᱚ ᱦᱟᱸᱜ ᱴᱟᱺᱰᱤ ᱞᱮ ᱵᱚᱸᱜᱟᱜ ᱞᱟᱹᱜᱤᱫ ᱦᱟᱸᱜ ᱟᱨ ᱛᱮᱦᱮᱧ ᱫᱚ ᱦᱟᱸᱜ ᱩᱢ ᱱᱟᱲᱠᱟ ᱫᱤᱱ ᱠᱟᱱᱟ ᱟᱨ ᱱᱚᱜᱼᱚᱭ ᱥᱮᱛᱟᱜ ᱥᱮᱛᱟᱜ ᱦᱟᱸᱜ ᱪᱟᱞᱟᱣ ᱦᱩᱭ ᱞᱮᱱ ᱛᱟᱦᱮᱱᱟ ᱢᱚᱴᱟᱢᱩᱴᱤ ᱟᱞᱮ ᱚᱲᱟᱜ ᱠᱷᱚᱱᱟᱜ ᱛᱤᱱ ᱠᱤᱞᱳᱢᱤᱴᱟᱨ ᱜᱟᱱ ᱪᱟᱞᱟᱜ ᱦᱩᱭᱩᱜᱼᱟ ᱟᱨ ᱪᱟᱞᱟᱣ ᱦᱩᱭ ᱞᱮᱱᱟ ᱱᱟᱦᱟᱜ ᱵᱷᱳᱨ ᱵᱷᱳᱨ ᱛᱮ ᱧᱩᱛ ᱨᱮ ᱡᱮᱢᱚᱱ ᱫᱟᱜ ᱥᱮᱱ ᱡᱮᱢᱚᱱ ᱦᱚᱲ ᱠᱚ ᱟᱞᱚ ᱠᱚ ᱧᱟᱢ ᱢᱮ ᱢᱟ ᱟᱞᱚ ᱠᱚ ᱧᱮᱞ ᱢᱮ ᱢᱟ ᱚᱱᱠᱟ ᱱᱟᱦᱟᱜ ᱵᱚᱸᱜᱟ ᱵᱳᱨᱳ ᱱᱤᱭᱚᱢ ᱚᱱᱠᱟ ᱠᱟᱛᱮ ᱜᱮ ᱱᱟᱦᱟᱜ ᱦᱟᱥᱟ ᱠᱚ ᱟᱹᱜᱩ ᱦᱩᱭᱱᱟ ᱟᱨ ᱱᱤᱛᱚᱜ ᱱᱟᱦᱟᱜ ᱚᱲᱟᱜ ᱥᱟᱯᱷᱟ ᱠᱚ ᱪᱷᱩᱴᱟᱹᱣ ᱠᱟᱱᱟ ᱡᱮᱨᱮᱲ ᱟᱠᱚ ᱯᱚᱛᱟᱣ ᱟᱠᱚ ᱟᱨ ᱠᱚ ᱜᱩᱨᱤᱡ ᱚᱰᱚᱠᱟ ᱟᱨ ᱤᱱᱟᱹ ᱯᱚᱨᱮ ᱱᱟᱦᱟᱜ ᱩᱢ ᱯᱷᱟᱨᱪᱟ ᱵᱟᱲᱟ ᱠᱟᱛᱮ ᱜᱮ ᱛᱮᱦᱮᱧ ᱫᱚ ᱱᱟᱦᱟᱜ ᱫᱟᱠᱟ ᱠᱚᱫᱚ ᱡᱚᱢ ᱦᱩᱭᱩᱜᱼᱟ ᱟᱨ ᱱᱚᱛᱮ ᱨᱮ ᱱᱩᱠᱩ ᱜᱤᱫᱽᱨᱟᱹ ᱵᱩᱥᱟᱹᱜ ᱱᱚᱜᱼᱚ ᱱᱚᱝᱠᱟ ᱠᱚ ᱫᱩᱲᱩᱵ ᱟᱠᱟᱱ ᱛᱟᱞᱮᱭᱟ ᱱᱩᱠᱩ ᱱᱩᱠᱩ ᱯᱮ ᱧᱮᱞ ᱫᱟᱲᱮᱭᱟᱠᱚ ᱠᱟᱱᱟ ᱤᱧ ᱫᱮᱠᱷᱟᱣ ᱟᱯᱮ ᱠᱟᱱ ᱛᱟᱵᱚᱱᱟ ᱱᱩᱠᱩ ᱛᱚᱨᱟ ᱨᱟᱦᱞᱟ ᱵᱤᱴᱤ ᱧᱮᱞᱚᱜ ᱠᱟᱱᱟᱢ ᱥᱮ ᱵᱟᱝᱟ ᱛᱤᱸᱜᱩ ᱠᱟᱱᱟ ᱱᱩᱭ ᱛᱚᱨᱟᱝ ᱱᱩᱭ ᱫᱚ ᱠᱟᱱᱟᱭ ᱱᱩᱭ ᱫᱚ ᱨᱟᱦᱤ ᱵᱤᱴᱤ ᱱᱩᱭ ᱛᱚᱨᱟᱝ ᱚᱱᱠᱟ ᱵᱟᱭ ᱵᱟᱭ ᱟᱠᱚ ᱢᱮ ᱪᱮᱦᱨᱟ ᱧᱚᱜ ᱟᱨ ᱨᱟᱦᱞᱟ ᱵᱤᱴᱤ ᱚᱠᱟᱭᱮᱱᱟ ᱱᱚᱰᱮ ᱫᱮᱡᱚᱜ ᱢᱮ ᱵᱟᱠᱚ ᱧᱮᱞ ᱧᱟᱢᱮᱫ ᱢᱮᱭᱟ ᱟᱨ ᱱᱩᱭ ᱫᱚ ᱠᱟᱱᱟᱭ ᱨᱟᱦᱞᱟ ᱵᱤᱴᱤ ᱟᱨ ᱱᱩᱭ ᱫᱚ ᱠᱟᱱ ᱛᱟᱵᱚᱱᱟᱭ ᱤᱧ ᱵᱟᱵᱟ ᱟᱭᱳ ᱡᱟᱠᱮ ᱵᱚᱞᱮ ᱪᱤᱞᱤ ᱠᱚ ᱢᱮᱛᱟ ᱠᱚᱣᱟ ᱵᱟᱵᱟ ᱟᱭᱳ ᱵᱟᱵᱟ ᱟᱭᱳ ᱜᱮᱥᱮ ᱦᱳᱭ ᱱᱩᱭ ᱧᱮᱞ ᱪᱤᱱᱦᱟᱹᱣ ᱠᱟᱭ ᱛᱟᱵᱚᱱ ᱯᱮ ᱡᱟᱦᱟᱸ ᱠᱚᱨᱮ ᱯᱮ ᱧᱟᱢ ᱞᱮᱠᱷᱟᱱ ᱪᱤᱱᱦᱟᱹᱣ ᱞᱮᱱᱠᱷᱟᱱ ᱯᱮ ᱨᱚᱲ ᱜᱚᱫ ᱟᱭ ᱛᱟᱵᱚᱱ ᱯᱮ ᱦᱳᱭᱥᱮ ᱟᱨ ᱟᱞᱟ ᱵᱤᱴᱤ ᱪᱮᱫ ᱞᱟᱹᱭᱟᱢ ᱞᱟᱹᱭ ᱢᱮ ᱪᱮᱫ ᱞᱟᱹᱭᱟᱢ ᱱᱚᱝᱠᱟ ᱢᱮ ᱱᱚᱝᱠᱟ ᱵᱟᱭ ᱵᱟᱭ ᱵᱟᱭ ᱵᱟᱭ ᱱᱚᱝᱠᱟᱭ ᱢᱮ ᱱᱚᱛᱮ ᱵᱟᱭ ᱵᱟᱭ ᱟᱨ ᱱᱚᱜᱼᱚᱭ ᱠᱩᱞᱦᱤ ᱯᱤᱸᱰᱟᱹ ᱥᱮᱫ ᱨᱮᱞᱮ ᱫᱩᱲᱩᱵ ᱟᱠᱟᱱᱟ ᱱᱤᱛᱚᱜ ᱫᱚ ᱱᱟᱜ ᱮᱠᱫᱚᱢ ᱟᱹᱰᱤ ᱥᱮᱛᱟᱜ ᱩᱛᱟᱹᱨ ᱮᱠᱫᱚᱢ ᱥᱮᱛᱟᱜ ᱯᱟᱭᱟᱨ ᱨᱮ ᱱᱚᱜᱼᱚᱭ ᱵᱷᱤᱰᱤᱭᱳ ᱞᱮ ᱵᱮᱱᱟᱣᱟ ᱦᱮᱸ ᱥᱮ ᱟᱨ ᱵᱤᱴᱤ ᱪᱮᱫ ᱮᱢ ᱞᱟᱹᱭᱟ ᱦᱮᱸ ᱞᱟᱹᱭ ᱢᱮ ᱢᱟ ᱪᱮᱫ ᱠᱚᱢ ᱞᱟᱹᱭᱟ ᱵᱤᱴᱤ ᱪᱮᱫ ᱠᱚᱢ ᱞᱟᱹᱭᱟ ᱞᱟᱹᱭ ᱢᱮ ᱪᱮᱫ ᱠᱚᱢ ᱞᱟᱹᱭᱟ ᱞᱟᱹᱭ ᱢᱮ ᱞᱟᱹᱭ ᱜᱚᱫ ᱢᱮ ᱢᱟ ᱞᱚᱜᱚᱱ ᱟᱨ ᱛᱮᱦᱮᱧ ᱫᱚ ᱱᱟᱜ ᱵᱚᱱ ᱪᱤᱠᱟᱹᱜ ᱠᱟᱱᱟ ᱩᱢ ᱱᱟᱲᱠᱟ ᱱᱚᱰᱮ ᱞᱟᱹᱭ ᱧᱚᱜ ᱟᱠᱚ ᱢᱮ ᱞᱟᱹᱭ ᱫᱟᱞᱮ ᱩᱢ ᱱᱟᱲᱠᱟᱜ ᱠᱟᱱᱟ ᱜᱟᱯᱟ ᱞᱮ ᱵᱚᱸᱜᱟᱜᱼᱟ ᱪᱮᱫ ᱵᱚᱱ ᱵᱚᱸᱜᱟᱜᱼᱟ ᱜᱟᱯᱟ ᱫᱚ ᱱᱟᱜ ᱴᱟᱺᱰᱤ ᱨᱮ ᱦᱳᱭ ᱟᱫᱚ ᱚᱱᱠᱟ ᱫᱚ ᱱᱟᱦᱟᱜ ᱜᱟᱛᱮ ᱠᱚ ᱢᱟᱲᱟᱝ ᱨᱮᱜᱮ ᱱᱟᱦᱟᱜ ᱰᱮᱴ ᱯᱷᱤᱠᱥ ᱞᱮᱱ ᱛᱟᱦᱮᱱᱟ ᱟᱫᱚ ᱚᱱᱟ ᱰᱮᱴ ᱨᱮ ᱱᱟᱦᱟᱜ ᱞᱮ ᱵᱚᱸᱜᱟᱜᱼᱟ ᱢᱮᱱᱛᱮ ᱟᱫᱚ ᱚᱱᱟ ᱦᱚᱨ ᱠᱚ ᱮᱥᱮᱫ ᱮᱱᱟ ᱦᱚᱨ ᱠᱚ ᱮᱥᱮᱫ ᱢᱮᱱ ᱫᱚ ᱱᱟᱦᱟᱜ ᱟᱞᱮ ᱚᱲᱟᱜ ᱨᱮᱜᱮ ᱱᱟᱦᱟᱜ ᱤᱧ ᱢᱟᱨᱟᱝᱵᱟ ᱦᱚᱯᱚᱱ ᱦᱩᱰᱤᱧ ᱠᱚᱲᱟ ᱩᱱᱤ ᱱᱟᱜ ᱮ ᱵᱟᱹᱦᱩ ᱠᱩᱲᱤ ᱛᱟᱵᱚ ᱱᱟᱜ ᱮ ᱢᱮᱱ ᱫᱚ ᱞᱟᱹᱭ ᱟᱠᱚ ᱟᱬᱜᱚᱭᱮᱱᱟᱭ ᱢᱮᱱ ᱫᱚ ᱟᱭᱳ ᱦᱚᱲ ᱮᱱᱟᱭ ᱢᱟᱱᱮ ᱜᱤᱫᱽᱨᱟᱹ ᱮᱸᱜᱟᱛ ᱮᱱᱟᱭ ᱚᱱᱟᱛᱮ ᱱᱟᱜ ᱦᱚᱲ ᱠᱚ ᱮᱥᱮᱫ ᱮᱱ ᱠᱟᱨᱚᱱ ᱛᱮ ᱱᱟᱜ ᱱᱚᱣᱟ ᱫᱚ ᱱᱟᱣᱟ ᱰᱮᱴ ᱞᱮ ᱵᱮᱱᱟᱣ ᱟᱠᱟᱜᱼᱟ ᱟᱨ ᱚᱱᱠᱟ ᱫᱚ ᱱᱟᱜ ᱛᱮᱦᱮᱧ ᱩᱢ ᱱᱟᱲᱠᱟ ᱟᱨ ᱜᱟᱯᱟ ᱱᱟᱜ ᱞᱮ ᱵᱚᱸᱜᱟ ᱵᱩᱨᱩᱜᱼᱟ ᱴᱟᱺᱰᱤ ᱯᱟᱥᱴᱟ ᱛᱮ ᱛᱚᱵᱮ ᱛᱮᱦᱮᱧᱟᱜ ᱵᱷᱤᱰᱤᱭᱳ ᱫᱚ ᱱᱤᱝᱠᱟᱹ ᱜᱮ ᱟᱹᱰᱤ ᱡᱤᱞᱤᱧᱚᱜ ᱠᱟᱱ ᱛᱟᱵᱚᱱᱟ ᱢᱟ ᱛᱚᱵᱮ ᱢᱩᱪᱟᱹᱫ ᱨᱮ ᱟᱨ ᱢᱤᱫ ᱫᱷᱟᱣ ᱥᱟᱱᱟᱢ ᱠᱚᱜᱮ ᱟᱞᱮ ᱡᱚᱛᱚ ᱦᱚᱲ ᱯᱟᱥᱴᱟ ᱥᱮᱫ ᱠᱷᱚᱱ ᱢᱟ ᱞᱟᱹᱭ ᱛᱟᱵᱚᱱ ᱯᱮ ᱡᱚᱦᱟᱨ ᱜᱮ ᱡᱚᱦᱟᱨ ᱡᱚᱦᱟᱨ ᱜᱮ ᱡᱚᱦᱟᱨ ᱜᱮ ᱡᱚᱦᱟᱨ ᱜᱮ ᱟᱞᱮ ᱫᱚ ᱢᱟᱹᱢᱤ ᱟᱭ